ᱛᱮᱦᱮᱧᱟᱜ ᱠᱟᱹᱦᱱᱤ ᱨᱮᱭᱟᱜ ᱧᱩᱛᱩᱢ ᱫᱚ ᱦᱩᱭᱩᱜ ᱠᱟᱱᱟ ᱠᱟᱹᱦᱩ ᱟᱜ ᱫᱩᱠ ᱢᱟ ᱛᱟᱦᱚᱞᱮ ᱠᱟᱹᱦᱱᱤ ᱛᱮᱫ ᱢᱩᱪᱟᱹᱫ ᱫᱷᱟᱹᱨᱤᱡ ᱟᱸᱡᱚᱢ ᱛᱟᱵᱚᱱ ᱯᱮ ᱟᱨ ᱵᱟᱝᱠᱷᱟᱱ ᱠᱟᱹᱦᱱᱤ ᱨᱮᱭᱟᱜ ᱥᱤᱵᱤᱞ ᱥᱚᱲᱚᱢ ᱨᱟᱥᱟ ᱫᱚ ᱵᱟᱝ ᱵᱚᱱ ᱛᱮᱵᱟᱜ ᱧᱟᱢ ᱫᱟᱲᱮᱭᱟᱜᱼᱟ ᱟᱨ ᱦᱮᱸ ᱱᱚᱝᱠᱟᱱ ᱠᱟᱹᱦᱱᱤ ᱠᱚ ᱟᱨᱚ ᱧᱟᱢ ᱞᱟᱹᱜᱤᱫ ᱪᱮᱱᱮᱞ ᱛᱮ ᱥᱟᱵᱥᱠᱨᱟᱭᱤᱵ ᱥᱟᱶᱛᱮ ᱜᱷᱚᱱᱴᱟ ᱪᱤᱱᱦᱟᱹ ᱨᱮ ᱡᱚᱴᱮᱫ ᱫᱚ ᱟᱞᱚ ᱵᱚᱱ ᱦᱤᱲᱤᱧ ᱢᱟ ᱢᱤᱫ ᱡᱚᱠᱷᱟᱡ ᱢᱤᱫᱴᱟᱝ ᱵᱤᱨ ᱨᱮ ᱢᱤᱫᱴᱟᱝ ᱠᱟᱹᱦᱩ ᱪᱮᱬᱮᱭ ᱛᱟᱦᱮᱱ ᱛᱟᱦᱮᱸᱫ ᱡᱚᱢᱟᱭ ᱧᱩᱭᱟᱭ ᱟᱨ ᱨᱟᱹᱥᱠᱟᱹ ᱯᱷᱩᱨᱛᱤ ᱨᱮᱭ ᱛᱟᱦᱮᱸᱱᱟ᱾ ᱟᱡ ᱠᱩᱥᱤ ᱡᱟᱦᱟᱸ ᱨᱮᱭ ᱢᱚᱱᱮᱭᱟ ᱜᱚᱴᱟ ᱜᱮᱭ ᱩᱰᱟᱹᱣ ᱵᱟᱰᱟᱭᱟ᱾ ᱩᱰᱟᱹᱣ ᱩᱰᱟᱹᱣ ᱛᱮ ᱢᱤᱫ ᱫᱤᱱ ᱪᱮᱠᱟ ᱪᱚ ᱢᱤᱫᱴᱟᱹᱝ ᱯᱩᱸᱲ ᱪᱮᱬᱮᱭ ᱧᱮᱧᱟᱢ ᱠᱮᱫᱮᱭᱟ᱾ ᱧᱮᱞ ᱠᱟᱛᱮᱭ ᱦᱟᱦᱟᱲᱟ ᱩᱛᱟᱹᱨ ᱮᱱᱟ᱾ ᱢᱚᱱᱮ ᱢᱚᱱᱮ ᱛᱮᱭ ᱢᱮᱱ ᱠᱮᱫᱼᱟ, ᱪᱤᱞᱤ ᱪᱮᱬᱮ ᱱᱩᱭ ᱫᱚ ᱤᱧ ᱠᱷᱚᱱᱟᱜ ᱫᱚ ᱟᱹᱰᱤ ᱱᱟᱯᱟᱭ ᱛᱚ᱾ ᱠᱩᱞᱤᱭᱮ ᱞᱟᱹᱜᱤᱫ ᱠᱟᱹᱦᱩ ᱫᱚ ᱯᱩᱲ ᱪᱮᱬᱮ ᱴᱷᱮᱱᱮ ᱪᱟᱞᱟᱣ ᱮᱱᱟ ᱟᱨᱮ ᱠᱩᱞᱤ ᱠᱮᱫᱮᱭᱟ ᱟᱢᱟᱜ ᱧᱩᱛᱩᱢ ᱫᱚ ᱪᱮᱫ ᱩᱱᱤ ᱪᱮᱬᱮᱭ ᱢᱮᱱ ᱠᱮᱫᱟ ᱤᱧᱟᱹᱜ ᱧᱩᱛᱩᱢ ᱫᱚ ᱜᱮᱰᱮ ᱠᱟᱹᱦᱩᱭ ᱢᱮᱱ ᱠᱮᱫᱟ ᱟᱢ ᱫᱚ ᱟᱹᱰᱤ ᱨᱟᱹᱥᱠᱟᱹ ᱨᱮ ᱢᱮᱱᱟᱜ ᱢᱮᱭᱟ ᱵᱟᱝ ᱥᱮ ᱟᱢ ᱫᱚ ᱧᱮᱞ ᱛᱮᱦᱚᱸ ᱛᱤᱱᱟᱹᱜ ᱱᱟᱯᱟᱭ ᱯᱩᱸᱰ ᱜᱮ ᱟᱨ ᱤᱧ ᱧᱮᱞᱮᱧ ᱢᱮ ᱴᱩᱠᱩᱡ ᱧᱚᱞᱦᱟ ᱞᱮᱠᱟ ᱦᱮᱸᱫᱮ ᱟᱢ ᱠᱷᱚᱱᱟᱜ ᱱᱟᱯᱟᱭ ᱪᱮᱬᱮ ᱫᱚ ᱡᱟᱹᱱᱤᱡ ᱟᱫᱚ ᱵᱟᱹᱱᱩᱜ ᱠᱚᱣᱟ ᱜᱮᱰᱮᱭ ᱢᱮᱱ ᱠᱮᱫᱟ, ᱤᱧ ᱦᱚᱸ ᱞᱟᱦᱟ ᱞᱟᱦᱟ ᱫᱚ ᱚᱱᱠᱟ ᱜᱤᱧ ᱢᱚᱱᱮᱭᱮᱫ ᱛᱟᱦᱮᱸᱫ ᱡᱮ ᱤᱧ ᱠᱷᱚᱱᱟᱜ ᱱᱟᱯᱟᱭ ᱪᱮᱬᱮ ᱫᱚ ᱡᱟᱹᱱᱤᱡ ᱵᱟᱹᱱᱩᱜ ᱠᱚᱣᱟ᱾ ᱢᱮᱱᱠᱷᱟᱱ ᱡᱮ ᱦᱤᱞᱚᱜ ᱠᱷᱚᱱᱟᱜ ᱢᱤᱨᱩ ᱪᱮᱬᱮᱧ ᱧᱮᱞ ᱠᱮᱫᱮᱭᱟ, ᱩᱱ ᱦᱤᱞᱚᱜ ᱠᱷᱚᱱᱟᱜ ᱤᱧᱟᱜ ᱢᱚᱱᱮᱭ ᱢᱮᱱ ᱮᱫᱟ, ᱵᱟᱝᱼᱟ, ᱤᱧ ᱠᱷᱚᱱᱟᱜ ᱫᱚ ᱢᱤᱨᱩ ᱪᱮᱬᱮ ᱜᱮᱭ ᱱᱟᱯᱟᱭᱟ᱾ ᱠᱟᱹᱦᱩᱭ ᱢᱮᱱ ᱠᱮᱫᱟ, ᱟᱪᱪᱷᱟ, ᱧᱮᱞ ᱛᱮᱫᱚ ᱪᱮᱫ ᱞᱮᱠᱟᱱᱟᱭ? ᱜᱮᱰᱮᱭ ᱢᱮᱱ ᱠᱮᱫᱟ, ᱟᱹᱰᱤ ᱱᱟᱯᱟᱭ, ᱟᱹᱰᱤ ᱪᱮᱦᱨᱟ᱾ ᱟᱢᱟᱜ ᱟᱨ ᱤᱧᱟᱹᱜ ᱢᱟ ᱢᱤᱫᱴᱟᱝ ᱠᱟᱛᱮ ᱨᱚᱝ᱾ ᱟᱢ ᱫᱚ ᱦᱮᱸᱫᱮ, ᱤᱧ ᱫᱚ ᱯᱩᱸᱰ᱾ ᱢᱮᱱᱠᱷᱟᱱ ᱢᱤᱨᱩ ᱟᱜ ᱫᱚ ᱵᱟᱨᱭᱟ ᱨᱚᱝ ᱛᱟᱭ, ᱟᱨᱟᱜ ᱟᱨ ᱦᱟᱹᱨᱭᱟᱹᱲ᱾ ᱩᱱᱤ ᱥᱟᱞᱟᱜ ᱧᱟᱯᱟᱢ ᱢᱮ, ᱧᱮᱞᱮᱭᱟᱢ, ᱟᱹᱰᱤ ᱨᱟᱹᱥᱠᱟᱹ ᱨᱮ ᱢᱮᱱᱟᱭᱟ᱾ ᱠᱟᱹᱦᱩ ᱫᱚᱭ ᱩᱰᱟᱹᱣ ᱪᱟᱞᱟᱣ ᱮᱱᱟ ᱵᱤᱨ ᱛᱮ ᱵᱟᱨ ᱨᱚᱝᱟᱱ ᱪᱮᱬᱮ ᱯᱟᱸᱡᱟ᱾ ᱯᱟᱸᱡᱟ ᱯᱟᱸᱡᱟ ᱛᱮᱭ ᱧᱟᱢ ᱠᱮᱫᱮᱭᱟ ᱢᱤᱫᱴᱟᱝ ᱵᱟᱨ ᱨᱚᱝᱟᱱ ᱪᱮᱬᱮ᱾ ᱪᱟᱞᱟᱣ ᱥᱩᱨ ᱠᱟᱛᱮᱭ ᱠᱩᱞᱤᱭᱮ ᱠᱟᱱᱟ ᱟᱪᱪᱷᱟ ᱟᱢᱟᱜ ᱧᱩᱛᱩᱢ ᱜᱮ ᱢᱤᱨᱩ ᱢᱤᱨᱩᱭ ᱢᱮᱱ ᱠᱮᱫᱟ ᱦᱮᱸ ᱤᱧᱟᱹᱜ ᱧᱩᱛᱩᱢ ᱜᱮ ᱢᱤᱨᱩ ᱫᱚ ᱢᱮᱱᱠᱷᱟᱱ ᱪᱮᱫ ᱵᱮᱯᱟᱨ ᱠᱟᱹᱦᱩᱭ ᱢᱮᱱ ᱠᱮᱫᱟ ᱟᱢ ᱫᱚ ᱟᱹᱰᱤ ᱨᱟᱹᱥᱠᱟᱹ ᱨᱮ ᱢᱮᱱᱟᱜ ᱢᱮᱭᱟ ᱵᱟᱝ ᱥᱮ ᱪᱟᱸᱫᱚ ᱵᱚᱸᱜᱟ ᱵᱟᱨᱭᱟ ᱨᱚᱝ ᱮ ᱮᱢ ᱟᱠᱟᱣᱟᱫ ᱢᱮᱭᱟ ᱟᱢ ᱠᱷᱚᱱᱟᱜ ᱱᱟᱯᱟᱭ ᱪᱮᱬᱮ ᱫᱚ ᱡᱟᱹᱱᱤᱡ ᱟᱫᱚ ᱵᱟᱹᱱᱩᱜ ᱠᱚᱣᱟ ᱢᱤᱨᱩᱭ ᱢᱮᱱ ᱠᱮᱫᱟ, ᱤᱧ ᱦᱚᱸ ᱞᱟᱦᱟ ᱞᱟᱦᱟ ᱫᱚ ᱚᱱᱠᱟ ᱜᱮᱧ ᱢᱚᱱᱮᱭᱮᱫ ᱛᱟᱦᱮᱸᱫ ᱡᱮ ᱤᱧ ᱠᱷᱚᱱᱟᱜ ᱱᱟᱯᱟᱭ ᱪᱮᱬᱮ ᱫᱚ ᱡᱟᱹᱱᱤᱡ ᱵᱟᱹᱱᱩᱜ ᱠᱚᱣᱟ᱾ ᱢᱮᱱᱠᱷᱟᱱ ᱡᱮ ᱦᱤᱞᱚᱜ ᱠᱷᱚᱱᱟᱜ ᱢᱟᱨᱟᱜ ᱪᱮᱬᱮᱧ ᱧᱮᱞ ᱠᱮᱫᱮᱭᱟ, ᱩᱱ ᱦᱤᱞᱚᱜ ᱠᱷᱚᱱᱟᱜ ᱤᱧᱟᱹᱜ ᱢᱚᱱᱮᱭ ᱢᱮᱱ ᱮᱫᱟ, ᱵᱟᱝᱼᱟ, ᱤᱧ ᱠᱷᱚᱱᱟᱜ ᱫᱚ ᱢᱟᱨᱟᱜ ᱜᱮᱭ ᱱᱟᱯᱟᱭᱟ᱾ ᱤᱧ ᱢᱟ ᱵᱟᱨᱭᱟ ᱨᱚᱝ ᱛᱤᱧ᱾ ᱢᱟᱨᱟᱜ ᱟᱜ ᱫᱚ ᱟᱭᱢᱟ ᱩᱛᱟᱹᱨ ᱨᱚᱝ ᱛᱟᱭ, ᱞᱟᱹᱴᱩ ᱞᱟᱹᱴᱩ ᱯᱤᱧᱪᱟᱹᱨ ᱛᱟᱭ᱾ ᱩᱱᱤ ᱥᱟᱞᱟᱜ ᱧᱟᱯᱟᱢ ᱢᱮ, ᱧᱮᱞᱟᱢ ᱟᱹᱰᱤ ᱨᱟᱹᱥᱠᱟᱹ ᱨᱮ ᱢᱮᱱᱟᱭᱟ᱾ ᱱᱚᱣᱟ ᱠᱟᱛᱷᱟ ᱟᱸᱡᱚᱢ ᱠᱟᱛᱮ ᱠᱟᱹᱦᱩ ᱫᱚ ᱢᱟᱨᱟᱜ ᱯᱟᱸᱡᱟᱭ ᱫᱷᱩᱨᱟᱹᱣ ᱮᱱᱟ᱾ ᱜᱚᱴᱟ ᱵᱤᱨ ᱮ ᱯᱟᱸᱡᱟ ᱠᱮᱫᱮᱭᱟ ᱢᱮᱱᱠᱷᱟᱱ ᱵᱟᱭ ᱧᱟᱢ ᱞᱮᱫᱮᱭᱟ᱾ ᱯᱟᱸᱡᱟ ᱯᱟᱸᱡᱟ ᱛᱮ ᱢᱤᱫᱴᱟᱝ ᱪᱤᱲᱤᱭᱟᱹᱠᱷᱟᱱᱟ ᱨᱮ ᱢᱤᱫᱴᱟᱝ ᱟᱭᱢᱟ ᱨᱚᱝ ᱟᱱ ᱪᱮᱬᱮᱭ ᱧᱮᱧᱟᱢ ᱠᱮᱫᱮᱭᱟ᱾ ᱧᱮᱞ ᱠᱮᱫᱟᱭ ᱟᱹᱰᱤ ᱢᱟᱨᱟᱝ ᱢᱤᱫᱴᱟᱝ ᱠᱷᱟᱧᱪᱟ ᱨᱮᱠᱚ ᱫᱚᱦᱚ ᱟᱠᱟᱫᱮᱭᱟ᱾ ᱟᱭᱢᱟ ᱦᱚᱲ ᱠᱚ ᱡᱟᱣᱨᱟ ᱟᱠᱟᱱᱟ ᱩᱱᱤ ᱧᱮᱧᱮᱞ ᱞᱟᱹᱜᱤᱫ᱾ ᱟᱫᱚᱢ ᱫᱚᱠᱚ ᱯᱷᱚᱴᱚᱭᱮ ᱠᱟᱱᱟ᱾ ᱟᱫᱚᱢ ᱫᱚ ᱥᱮᱞᱯᱷᱤ ᱠᱚ ᱛᱩᱞᱟᱹᱣ ᱮᱫᱟ᱾ ᱧᱮᱞ ᱠᱟᱛᱮ ᱠᱟᱹᱦᱩᱭ ᱢᱮᱱ ᱠᱮᱫᱟ, ᱵᱟᱦ! ᱱᱚᱶᱟ ᱜᱮ ᱡᱤᱭᱚᱱ ᱫᱚ᱾ ᱛᱤᱱᱟᱹᱜ ᱱᱟᱯᱟᱭ ᱨᱮ ᱢᱮᱱᱟᱭᱟ, ᱛᱤᱱᱟᱹᱜ ᱨᱟᱹᱥᱠᱟᱹ ᱨᱮ ᱢᱮᱱᱟᱭᱟ᱾ ᱱᱩᱭ ᱠᱷᱚᱱᱟᱜ ᱨᱟᱹᱥᱠᱟᱹ ᱨᱮᱫᱚ ᱟᱫᱚ ᱚᱠᱚᱭ ᱦᱚᱸ ᱵᱟᱹᱱᱩᱜ ᱠᱚᱣᱟ᱾ ᱢᱤᱫ ᱜᱷᱟᱹᱲᱤᱡ ᱛᱟᱭᱚᱢ ᱡᱚᱠᱷᱚᱱ ᱦᱚᱲ ᱠᱚ ᱫᱟᱹᱲ ᱪᱟᱵᱟ ᱠᱮᱫᱟ ᱪᱤᱲᱤᱭᱟᱹᱠᱷᱟᱱᱟ ᱠᱚ ᱵᱚᱱᱫᱚᱭ ᱞᱟᱹᱜᱤᱫ, ᱩᱱ ᱡᱚᱠᱷᱟᱡ ᱠᱟᱹᱦᱩ ᱫᱚ ᱢᱟᱨᱟᱜ ᱴᱷᱮᱱ ᱮ ᱩᱰᱟᱹᱣ ᱪᱟᱞᱟᱣ ᱮᱱᱟ ᱟᱨ ᱮ ᱠᱩᱞᱤ ᱠᱮᱫᱮᱭᱟ, ᱟᱢᱟᱜ ᱧᱩᱛᱩᱢ ᱜᱮ ᱢᱟᱨᱟᱜ ᱫᱚ? ᱢᱟᱨᱟᱜ ᱮ ᱢᱮᱱ ᱠᱮᱫᱟ, ᱦᱮᱸ, ᱤᱧᱟᱜ ᱧᱩᱛᱩᱢ ᱜᱮ ᱢᱟᱨᱟᱜ᱾ ᱠᱟᱺᱦᱩᱭ ᱢᱮᱱ ᱠᱮᱫᱟ, ᱟᱢ ᱤᱫᱤ ᱠᱟᱛᱮ ᱟᱭᱢᱟ ᱠᱟᱛᱷᱟᱧ ᱟᱸᱡᱚᱢ ᱟᱠᱟᱫᱟ᱾ ᱟᱢ ᱠᱷᱚᱱᱟᱜ ᱱᱟᱯᱟᱭ ᱫᱚ ᱟᱫᱚ ᱵᱟᱹᱱᱩᱜ ᱠᱚᱣᱟ᱾ ᱛᱤᱱᱟᱹᱜ ᱨᱟᱹᱥᱠᱟᱹ ᱨᱮ ᱢᱮᱱᱟᱜ ᱢᱮᱭᱟ᱾ ᱟᱢ ᱧᱮᱧᱮᱞ ᱛᱤᱱᱟᱹᱜ ᱦᱚᱲ ᱠᱚ ᱦᱤᱡᱩᱜ ᱠᱟᱱᱟ᱾ ᱟᱨ ᱤᱧ ᱧᱮᱞᱤᱧ ᱢᱮ᱾ ᱤᱧ ᱥᱮᱡ ᱫᱚ ᱚᱠᱚᱭ ᱦᱚᱸ ᱴᱮᱨᱟ ᱛᱮᱦᱚᱸ ᱵᱟᱝ ᱠᱚ ᱠᱚᱭᱚᱜᱟ᱾ ᱯᱷᱚᱴᱚ ᱢᱟ ᱥᱟᱺᱜᱤᱧ ᱨᱮᱭᱟᱜ ᱠᱟᱛᱷᱟ᱾ ᱢᱟᱨᱟᱜ ᱮ ᱢᱮᱱ ᱠᱮᱫᱟ, ᱵᱟᱝᱼᱟ᱾ ᱧᱮᱞ ᱛᱤᱧ ᱱᱟᱯᱟᱭᱟ ᱴᱷᱤᱠᱟᱹᱭ ᱢᱮᱱᱠᱷᱟᱱ ᱡᱤᱣᱤ ᱨᱮ ᱨᱟᱹᱥᱠᱟᱹ ᱵᱟᱹᱱᱩᱜ ᱛᱤᱧᱟ᱾ ᱦᱟᱱᱮ ᱛᱤᱥ ᱠᱷᱚᱱ ᱱᱚᱶᱟ ᱠᱷᱟᱧᱪᱟ ᱨᱮᱠᱚ ᱟᱴᱚᱠ ᱫᱚᱦᱚ ᱟᱠᱟᱫᱤᱧᱟ᱾ ᱩᱱᱟᱹᱜ ᱦᱚᱲ ᱧᱮᱧᱮᱞ ᱠᱚ ᱦᱤᱡᱩᱜ ᱠᱟᱱ ᱨᱮᱦᱚᱸ ᱚᱠᱚᱭ ᱦᱚᱸ ᱵᱟᱠᱚ ᱟᱲᱟᱜ ᱠᱟᱹᱧ ᱠᱟᱱᱟ᱾ ᱱᱚᱸᱰᱮ ᱛᱟᱦᱮᱸ ᱛᱟᱦᱮᱸ ᱛᱤᱧ ᱟᱹᱲᱤᱥ ᱪᱟᱵᱟ ᱟᱠᱟᱱᱟ᱾ ᱡᱟᱦᱟᱸ ᱥᱮᱡ ᱫᱟᱬᱟᱱ ᱪᱟᱞᱟᱜ ᱥᱟᱱᱟᱧᱟ ᱢᱮᱱᱠᱷᱟᱱ ᱪᱟᱞᱟᱜ ᱟᱹᱧ ᱪᱤᱠᱟᱹᱛᱮ? ᱤᱧ ᱠᱷᱚᱱ ᱫᱚ ᱟᱢ ᱜᱮ ᱨᱟᱹᱥᱠᱟᱹ ᱨᱮᱫᱚ ᱢᱮᱱᱟᱜ ᱢᱮᱭᱟ ᱡᱚᱠᱷᱚᱱ ᱡᱟᱦᱟᱸ ᱨᱮᱢ ᱢᱚᱱᱮᱭᱟ ᱩᱱ ᱜᱮ ᱚᱸᱰᱮᱢ ᱩᱰᱟᱹᱣ ᱥᱮᱱ ᱫᱟᱲᱮᱭᱟᱜᱼᱟ ᱚᱠᱚᱭ ᱦᱚᱸ ᱵᱟᱠᱚ ᱟᱴᱚᱠ ᱫᱟᱲᱮᱭᱟᱢᱟ ᱢᱮᱱᱠᱷᱟᱱ ᱤᱧ ᱫᱚ ᱤᱪᱪᱷᱟᱹ ᱠᱟᱛᱮ ᱦᱚᱸ ᱵᱟᱹᱧ ᱫᱟᱲᱮᱭᱟᱜ ᱠᱟᱱᱟ᱾ ᱠᱟᱹᱦᱩᱭ ᱵᱟᱰᱟᱭ ᱧᱟᱢ ᱠᱮᱫᱟ ᱢᱟᱨᱟᱜ ᱟᱜ ᱡᱤᱭᱚᱱ ᱨᱮᱭᱟᱜ ᱠᱟᱛᱷᱟ᱾ ᱵᱟᱰᱟᱭ ᱠᱮᱫᱟᱭ ᱢᱟᱨᱟᱜ ᱟᱜ ᱡᱤᱭᱚᱱ ᱨᱮᱦᱚᱸ ᱫᱩᱠ ᱫᱚ ᱢᱮᱱᱟᱜ ᱜᱮᱭᱟ᱾ ᱟᱫᱚᱭ ᱩᱰᱟᱹᱣ ᱮᱱᱟ᱾ ᱱᱚᱣᱟ ᱠᱟᱹᱦᱱᱤ ᱠᱷᱚᱱ ᱥᱮᱬᱟᱭ ᱛᱮᱭᱟᱜ ᱫᱚ ᱦᱩᱭᱩᱜ ᱠᱟᱱᱟ ᱱᱩᱭ ᱠᱟᱹᱦᱩ ᱞᱮᱠᱟᱜᱮ ᱟᱵᱚ ᱦᱚᱸ ᱟᱹᱰᱤ ᱡᱚᱠᱷᱟᱡ ᱱᱤᱡᱮᱨᱟᱜ ᱡᱤᱭᱚᱱ ᱥᱟᱶ ᱮᱴᱟᱜ ᱦᱚᱲᱟᱜ ᱡᱤᱭᱚᱱ ᱵᱚ ᱛᱩᱞᱟᱹ ᱡᱚᱠᱷᱟᱭᱟ ᱢᱮᱱᱠᱷᱟᱱ ᱱᱤᱡᱮᱨᱟᱜ ᱡᱤᱭᱚᱱ ᱨᱮᱭᱟᱜ ᱚᱵᱚᱥᱛᱷᱟ ᱡᱮ ᱮᱴᱟᱜ ᱦᱚᱲᱟᱜ ᱚᱵᱚᱥᱛᱷᱟ ᱠᱷᱚᱱ ᱵᱷᱤᱱᱟᱹ ᱜᱮᱭᱟ ᱱᱚᱣᱟ ᱫᱚ ᱵᱟᱵᱚ ᱛᱩᱞᱟᱹ ᱡᱚᱠᱷᱟᱭᱟ ᱮᱦᱳ ᱫᱩᱠ ᱫᱚ ᱥᱟᱱᱟᱢ ᱦᱚᱲᱟᱜ ᱜᱮ ᱢᱮᱱᱟᱜᱼᱟ ᱠᱷᱟᱹᱞᱤ ᱫᱩᱠ ᱨᱮᱭᱟᱜ ᱫᱷᱚᱨᱚᱱ ᱥᱮ ᱠᱟᱨᱚᱱ ᱛᱮᱫ ᱵᱷᱤᱱᱟᱹ ᱜᱮᱭᱟ ᱡᱚᱛ ᱫᱤᱱ ᱦᱚᱲ ᱥᱟᱶ ᱵᱚ ᱥᱚᱝᱚᱜᱼᱟ ᱛᱚᱛ ᱫᱤᱱ ᱫᱚ ᱠᱷᱟᱹᱞᱤ ᱫᱩᱠ ᱜᱮᱵᱚ ᱧᱟᱢᱟ ᱡᱮ ᱦᱤᱞᱳᱜ ᱦᱚᱲ ᱥᱟᱶ ᱥᱚᱝᱚᱜ ᱵᱚ ᱵᱟᱹᱜᱤᱭᱟ ᱩᱱ ᱦᱤᱞᱳᱜ ᱫᱚ ᱦᱚᱭᱛᱚ ᱱᱟᱣᱟ ᱠᱤᱪᱷᱩ ᱵᱚ ᱠᱚᱨᱟᱣ ᱫᱟᱲᱮᱭᱟᱜᱼᱟ ᱥᱮ ᱡᱤᱣᱤ ᱨᱮ ᱥᱩᱠ ᱵᱚ ᱧᱟᱢ ᱫᱟᱲᱮᱭᱟᱜᱼᱟ ᱛᱩᱞᱚᱱᱟ ᱜᱮ ᱦᱩᱭᱩᱜ ᱠᱟᱱᱟ ᱫᱩᱠ ᱨᱮᱭᱟᱜ ᱟᱥᱚᱞ ᱠᱟᱨᱚᱱ᱾ ᱢᱟ ᱛᱟᱦᱚᱞᱮ ᱠᱟᱹᱦᱱᱤ ᱫᱚ ᱱᱚᱰᱮ ᱜᱮ ᱢᱩᱪᱟᱹᱫ ᱮᱱᱟ᱾ ᱠᱟᱹᱦᱱᱤ ᱡᱩᱫᱤ ᱵᱚᱱ ᱠᱩᱥᱤᱭᱟᱫᱟ ᱛᱟᱦᱚᱞᱮ ᱠᱷᱟᱱ ᱢᱤᱫᱴᱟᱝ ᱞᱟᱭᱤᱠ ᱫᱚ ᱟᱞᱚ ᱵᱚᱱ ᱦᱤᱲᱤᱧ ᱢᱟ᱾